ᱥᱚᱯᱷᱚᱨ ᱵᱟᱞᱟ ᱠᱟᱱᱟᱞᱤᱧ ᱫᱚᱦᱟᱱ ᱥᱚᱯᱷᱚᱨ ᱠᱚᱭᱚᱜ ᱦᱚᱨ ᱨᱮ ᱢᱮᱱᱟᱜ ᱞᱤᱧᱟ ᱟᱫᱚ ᱚᱱᱟᱛᱮ ᱥᱚᱢᱚᱭ ᱟᱹᱣᱨᱤᱭᱟᱜ ᱛᱮ ᱮᱠᱫᱚᱢ ᱯᱩᱨᱟᱹ ᱡᱟᱹᱥᱤᱰᱤ ᱥᱴᱮᱥᱚᱱ ᱞᱤᱧ ᱫᱟᱬᱟ ᱠᱮᱫᱟ ᱵᱟᱡᱟᱨ ᱥᱮᱫ ᱞᱮᱠᱟᱛᱮ ᱜᱚᱴᱟ ᱜᱩᱰ ᱢᱚᱨᱱᱤᱝ ᱜᱟᱛᱮ ᱠᱚ ᱥᱮᱛᱟᱜ ᱡᱚᱦᱟᱨ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱹᱱᱟᱹᱧ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱜᱮᱭᱟ ᱛᱚᱵᱮ ᱜᱟᱛᱮ ᱠᱚ ᱛᱮᱦᱮᱧ ᱱᱚᱜᱼᱚᱭ ᱯᱮ ᱧᱮᱞᱮᱧ ᱠᱟᱱᱟ ᱥᱟᱯᱲᱟᱣ ᱨᱮᱰᱤ ᱴᱷᱤᱠ ᱠᱟᱱ ᱛᱟᱵᱚᱱᱟ ᱟᱨ ᱱᱤᱛᱚᱜ ᱫᱚᱧ ᱪᱟᱞᱟᱜ ᱠᱟᱱᱟ ᱫᱤᱞᱞᱤ ᱛᱮ ᱴᱷᱤᱠ ᱜᱮᱭᱟ ᱛᱚᱵᱮ ᱫᱮᱞᱟ ᱱᱤᱛᱚᱝ ᱫᱚ ᱫᱤᱞᱞᱤ ᱵᱚᱱ ᱢᱚᱦᱰᱟ ᱞᱮᱱ ᱜᱮ ᱟᱨ ᱱᱚᱰᱮ ᱫᱷᱟᱱᱵᱟᱫᱽ ᱠᱷᱚᱡ ᱫᱚ

ᱜᱟᱹᱰᱤ ᱫᱚ ᱞᱟᱜᱟᱣ ᱴᱷᱤᱠ ᱠᱟᱱᱟ ᱯᱞᱮᱴᱯᱷᱚᱨᱢ ᱱᱚᱢᱵᱚᱨ ᱥᱟᱛ ᱨᱮ ᱫᱚ ᱱᱚᱜᱼᱚᱭ ᱟᱨ ᱵᱟᱹᱠᱤᱱ ᱪᱟᱞᱟᱜ ᱠᱟᱱᱟ ᱜᱟᱹᱰᱤ ᱱᱚᱰᱮ ᱦᱩᱭᱩᱜ ᱠᱟᱱᱟ ᱯᱟᱴᱱᱟ ᱤᱱᱰᱟᱥᱴᱨᱤ ᱛᱮᱞᱤᱧ ᱪᱟᱞᱟᱜᱼᱟ ᱢᱚᱫᱷᱩᱯᱩᱨ ᱠᱷᱚᱱ ᱴᱨᱮᱱ ᱫᱚ ᱢᱮᱱᱟᱜ ᱛᱟᱹᱞᱤᱧᱟ ᱮᱭᱤᱴ ᱵᱟᱡᱮ ᱢᱮᱱᱟᱜᱼᱟ ᱮᱠᱪᱩᱭᱮᱞᱤ ᱫᱷᱟᱱᱵᱟᱫᱽ ᱠᱷᱚᱱ ᱫᱚ ᱰᱟᱭᱨᱮᱠᱴ ᱵᱟᱹᱞᱤᱧ ᱧᱟᱢ ᱞᱮᱫᱟ ᱥᱤᱴ ᱯᱩᱨᱟᱹ ᱯᱷᱩᱞ ᱛᱟᱦᱮᱸ ᱠᱟᱱᱟ ᱛᱟᱲᱟᱢ ᱫᱮᱡᱚᱜ ᱠᱟᱱᱟ ᱦᱟᱠᱵᱟᱠ

ᱚᱱᱠᱟ ᱵᱟᱦᱨᱮ ᱨᱮ ᱟᱹᱰᱤ ᱢᱚᱡᱽ ᱠᱚ ᱡᱟᱰᱮᱨ ᱵᱟᱲᱟ ᱟᱠᱟᱱᱟ ᱜᱤᱛᱤᱡ ᱡᱤᱨᱟᱹᱣ ᱵᱟᱲᱟ ᱟᱠᱟᱱᱟ ᱠᱚ ᱟᱹᱰᱤ ᱛᱮᱫ ᱟᱹᱰᱤ ᱢᱚᱡᱽ ᱥᱤᱛᱩᱝ ᱠᱟᱫᱟ ᱡᱟᱴᱮᱨ ᱨᱮ ᱢᱚᱡᱽ ᱜᱮ ᱟᱹᱭᱠᱟᱹᱜ ᱠᱟᱱᱟ ᱦᱳᱭ ᱡᱮᱥᱤᱰᱤ ᱥᱴᱮᱥᱚᱱ ᱵᱷᱚᱡᱽᱱᱟᱞᱚᱭ ᱚᱱᱟ ᱫᱚ ᱪᱮᱫ ᱚᱱᱟ ᱨᱮᱞᱣᱮ ᱨᱮᱭᱟᱜ ᱠᱟᱱ ᱜᱮᱭᱟ ᱪᱮᱫ ᱦᱮᱸ ᱦᱟᱱᱮ ᱨᱮᱞᱣᱮ ᱨᱮᱭᱟᱜ ᱠᱟᱱ ᱜᱮᱭᱟ ᱱᱚᱣᱟ ᱫᱚ ᱦᱳᱴᱮᱞ ᱱᱚᱣᱟ ᱨᱮᱞᱣᱮ ᱨᱮᱭᱟᱜ ᱠᱟᱱ ᱜᱮᱭᱟ ᱱᱚᱜᱼᱚᱭ ᱟᱫᱚ ᱱᱚᱰᱮ ᱜᱮ ᱞᱤᱧ ᱠᱩᱞᱤ ᱠᱚ ᱞᱟᱹᱜᱤᱫ ᱵᱚᱞᱮ ᱡᱚᱢᱟ ᱟᱫᱚ ᱱᱚᱜᱼᱚ ᱱᱚᱰᱮ ᱢᱮᱱᱩ ᱱᱚᱜᱼᱚᱭ ᱪᱮᱫ ᱠᱚ ᱢᱮᱱᱟᱜᱼᱟ ᱱᱚᱜᱼᱚᱭ ᱵᱤᱱ ᱧᱮᱞ ᱫᱟᱲᱮᱭᱟᱜᱼᱟ ᱵᱷᱮᱡᱽ ᱛᱷᱟᱞᱤ ᱥᱯᱮᱥᱟᱞ ᱛᱷᱟᱞᱤ ᱟᱱᱰᱟ ᱛᱷᱟᱞᱤ ᱪᱤᱠᱮᱱ ᱛᱷᱟᱞᱤ ᱡᱚᱛᱚ ᱜᱮ ᱮᱠᱥᱚ ᱵᱤᱥ ᱮᱠᱮᱱ ᱵᱷᱮᱡᱽ ᱛᱷᱟᱞᱤ ᱥᱚᱛᱛᱚᱨ ᱨᱩᱯᱤᱭᱟ ᱛᱚᱵᱮ ᱫᱚ ᱱᱚᱜᱼᱚᱭ ᱱᱤᱛᱚᱝ ᱤᱧᱟᱹᱜ ᱫᱚ ᱦᱮᱡ ᱮᱱ ᱛᱤᱧᱟᱹ ᱪᱤᱠᱮᱱ ᱵᱤᱨᱭᱟᱱᱤ ᱤᱧ ᱫᱚ ᱪᱤᱠᱮᱱ ᱵᱤᱨᱭᱟᱱᱤ ᱟᱹᱰᱤ ᱟᱸᱴᱤᱧ ᱠᱩᱥᱤᱭᱟᱜᱼᱟ ᱚᱱᱟᱛᱮ ᱱᱚᱜᱼᱚᱭ ᱤᱧ ᱫᱚ ᱵᱤᱨᱭᱟᱱᱤ ᱟᱨ ᱦᱟᱹᱱᱤ ᱫᱚᱭ ᱡᱚᱢ ᱮᱫᱟ ᱵᱷᱮᱡᱽ ᱛᱷᱟᱹᱞᱤ ᱵᱷᱮᱡᱽ ᱛᱷᱟᱹᱞᱤ ᱠᱟᱱ ᱛᱟᱭᱟ ᱩᱱᱤ ᱫᱚ ᱡᱚᱢ ᱮᱫᱟ ᱪᱮᱫ ᱞᱮᱠᱟ ᱟᱹᱰᱤ ᱥᱤᱵᱤᱞ ᱟᱹᱰᱤ ᱛᱟᱜᱽᱲᱟ ᱛᱚᱵᱮ ᱫᱚ ᱡᱚᱢ ᱵᱟᱲᱟ ᱠᱟᱜ ᱞᱮᱜᱮ ᱵᱚᱱ ᱴᱷᱤᱠ ᱜᱮᱭᱟ ᱪᱤᱠᱮᱱ ᱵᱤᱨᱭᱟᱱᱤ ᱟᱨ ᱫᱟᱹᱞ ᱠᱚ ᱡᱩᱴᱤᱡ ᱤᱫᱤᱭᱟ

ᱡᱚᱢ ᱦᱩᱭᱱᱟ ᱟᱫᱚ ᱱᱚᱰᱮ ᱴᱤᱥᱩ ᱯᱮᱯᱟᱨ ᱤᱧ ᱠᱚᱭ ᱞᱮᱠᱚ ᱜᱮ ᱱᱚᱝᱠᱟ ᱴᱤᱥᱩ ᱯᱮᱯᱟᱨ ᱠᱚᱭ ᱦᱩᱭᱱᱟ ᱟᱨ ᱱᱤᱛᱚᱜ ᱫᱚ ᱨᱩᱢᱟᱞᱤᱧ ᱦᱟᱛᱟᱣ ᱢᱮᱱᱟᱜ ᱛᱤᱧᱟᱹ ᱟᱨ ᱱᱚᱣᱟ ᱴᱤᱥᱩ ᱯᱮᱯᱟᱨ ᱫᱚ ᱦᱟᱨ ᱡᱟᱭᱜᱟ ᱫᱚ ᱮᱱᱛᱮᱫ ᱵᱟᱠᱚ ᱤᱢᱟᱹᱧᱟ ᱱᱚᱰᱮ ᱫᱟᱠᱟ ᱞᱤᱧ ᱡᱚᱢ ᱠᱮᱫ ᱛᱮᱞᱤᱧ ᱧᱟᱢ ᱠᱮᱫᱟ ᱫᱮᱞᱟ ᱛᱚᱵᱮ ᱨᱩᱢᱟᱞ ᱞᱟᱝ ᱦᱟᱛᱟᱣᱟ ᱠᱟᱪᱟᱨ ᱞᱟᱝ ᱧᱟᱢᱟ ᱟᱨ ᱤᱭᱟᱨᱯᱷᱳᱱ ᱞᱟᱝ ᱦᱟᱛᱟᱣᱟ ᱪᱚᱞᱚ ᱞᱤᱧ ᱥᱮᱸᱫᱽᱨᱟᱭᱮᱫ ᱠᱟᱱ ᱛᱟᱦᱮᱱᱟ ᱚᱱᱟ ᱞᱤᱧ ᱧᱟᱢ ᱠᱮᱫᱟ ᱱᱚᱣᱟ ᱫᱚ ᱜᱤᱫᱽᱨᱟᱹ ᱞᱟᱹᱜᱤᱫ ᱫᱚ ᱵᱟᱝ ᱠᱟᱱᱟ ᱚᱱᱟ ᱫᱚ ᱤᱧ ᱞᱟᱹᱜᱤᱫ ᱤᱧ ᱦᱟᱛᱟᱣ ᱠᱟᱫᱟ ᱟᱹᱞᱤᱧ ᱵᱮᱱᱟᱣᱟ ᱛᱤ ᱟᱹᱨᱩᱵ ᱡᱚᱜ ᱥᱟᱯᱟ ᱵᱟᱲᱟ ᱞᱟᱹᱜᱤᱫ ᱴᱨᱮᱱ ᱨᱮ ᱚᱱ ᱜᱮᱞᱤᱧ ᱦᱮᱡ ᱠᱟᱱᱟ ᱟᱨ ᱤᱭᱟᱨᱯᱷᱳᱱ ᱞᱤᱧ ᱦᱟᱛᱟᱣ ᱮᱫᱟ ᱟᱫᱚ ᱦᱚᱸᱜᱼᱚ ᱱᱚᱣᱟ ᱤᱭᱟᱨᱯᱷᱳᱱ ᱤᱧ ᱦᱟᱛᱟᱣ ᱠᱮᱫᱟ ᱱᱚᱜᱼᱚᱭ कितना बोले ᱵᱳᱴ ᱨᱮᱭᱟᱜ ᱵᱟᱡᱟᱨ ᱵᱟᱲᱟ ᱠᱟᱛᱮ ᱫᱚ ᱞᱤᱧ ᱨᱩᱣᱟᱹᱲᱚᱜ ᱠᱟᱱᱟ ᱟᱫᱚ ᱱᱤᱛᱚᱜ ᱫᱚ ᱠᱚᱭᱚᱜ ᱦᱚᱨ ᱦᱩᱭᱩᱜᱼᱟ ᱦᱟᱢ ᱥᱟᱯᱷᱟᱨ ᱞᱤᱧ ᱫᱩᱲᱩᱵ ᱠᱚᱜᱼᱟ ᱥᱟᱯᱷᱟᱨ ᱵᱟᱞᱟ ᱠᱟᱱᱟᱞᱤᱧ ᱫᱟᱦᱟᱱ ᱥᱚᱯᱷᱚᱨ ᱠᱚᱭᱚᱜ ᱦᱚᱨ ᱨᱮ ᱢᱮᱱᱟᱜ ᱞᱤᱧᱟ ᱟᱫᱚ ᱚᱱᱟᱛᱮ ᱥᱚᱢᱚᱭ ᱟᱹᱣᱨᱤᱭᱟᱜ ᱛᱮ ᱮᱠᱫᱚᱢ ᱯᱩᱨᱟᱹ ᱡᱮᱥᱤᱰᱤ ᱥᱴᱮᱥᱚᱱ ᱞᱤᱧ ᱫᱟᱬᱟ ᱠᱮᱫᱟ ᱵᱟᱡᱟᱨ ᱥᱮᱫ ᱞᱮᱠᱟᱛᱮ ᱜᱚᱴᱟ ᱴᱟᱭᱤᱢ ᱯᱟᱥ ᱦᱩᱭᱩᱜ ᱠᱟᱱᱟ ᱮᱱᱟᱣᱩᱱᱥ ᱠᱮᱫᱟ ᱠᱚ ᱱᱤᱛᱚᱜ ᱫᱚ ᱟᱹᱞᱤᱧᱟᱜ ᱫᱚ ᱟᱱᱟᱛᱟ ᱨᱮ ᱢᱮᱱᱟᱜ ᱛᱟᱹᱞᱤᱧᱟ ᱢᱚᱱᱰᱟ ᱦᱩᱭ ᱞᱮᱱ ᱜᱮ ᱱᱤᱛᱚᱜ ᱫᱚ ᱦᱤᱡᱩᱜ ᱠᱟᱱᱟ ᱮᱱ ᱛᱟᱹᱞᱤᱧᱟ ᱦᱟᱢ ᱥᱟᱯᱷᱟᱨ ᱟᱨ ᱱᱤᱛᱚᱜ ᱱᱚᱣᱟ ᱛᱮᱞᱤᱧ ᱪᱟᱞᱟᱜᱼᱟ

ᱱᱤᱛᱚᱜ ᱡᱚᱢ ᱵᱟᱲᱟ ᱠᱟᱛᱮ ᱡᱟᱹᱯᱤᱫ ᱦᱩᱭᱩᱜᱼᱟ ᱢᱟ ᱛᱚᱵᱮ ᱛᱮᱦᱮᱧᱟᱜ ᱵᱞᱚᱜ ᱵᱷᱤᱰᱤᱭᱳ ᱫᱚ ᱱᱚᱰᱮ ᱜᱮᱵᱚᱱ ᱢᱩᱪᱟᱹᱫ ᱮᱫ ᱠᱟᱱᱟ ᱴᱷᱤᱠ ᱜᱮᱭᱟ ᱡᱚᱛᱚ ᱠᱚ ᱡᱚᱦᱟᱨ ᱜᱩᱰ ᱱᱟᱭᱤᱴ